ᱯᱩᱭᱞᱩ ᱨᱮ ᱥᱟᱱᱟᱢ ᱠᱚᱜᱮ ᱡᱚᱦᱟᱨ ᱟᱨ ᱪᱮᱫ ᱞᱮᱠᱟ ᱢᱮᱱᱟᱜ ᱯᱮ ᱛᱟᱵᱚᱣᱟ ᱜᱟᱛᱮ ᱠᱚ ᱟᱥᱟᱭᱤᱧ ᱥᱟᱱᱟᱢ ᱠᱚᱜᱮ ᱤᱧᱨᱮᱱ ᱤᱭᱩᱴᱩᱵᱽ ᱯᱷᱮᱢᱞᱤ ᱡᱟᱦᱟᱸ ᱛᱤᱱᱟᱹᱜ ᱢᱮᱱᱟᱜ ᱯᱮᱭᱟ ᱤᱧᱨᱮᱱ ᱥᱟᱵᱥᱠᱨᱟᱭᱵᱟᱨ ᱠᱚ ᱥᱟᱱᱟᱢ ᱠᱚᱜᱮ ᱟᱥᱟᱭᱤᱧ ᱱᱟᱯᱟᱭ ᱨᱮᱜᱮ ᱢᱮᱱᱟᱜ ᱯᱮ ᱛᱟᱵᱚᱱᱟ ᱟᱨ ᱡᱟᱦᱟᱸᱭ ᱠᱚ ᱱᱤᱛ ᱫᱷᱟᱹᱨᱤᱡ ᱛᱮ ᱵᱟᱝ ᱵᱚᱱ ᱥᱟᱵᱥᱠᱨᱟᱭᱤᱵᱽ ᱟᱠᱟᱫᱼᱟ ᱩᱥᱟᱹᱨᱟ ᱥᱟᱺᱦᱤᱡ ᱚᱱᱟ ᱥᱟᱵᱥᱠᱨᱟᱭᱤᱵᱽ ᱵᱚᱴᱚᱱ ᱫᱟᱵᱟᱣ ᱛᱟᱵᱚᱱ ᱯᱮ ᱟᱨ ᱚᱱᱟ ᱫᱟᱵᱟᱣ ᱥᱟᱶᱛᱮ ᱚᱱᱟ ᱜᱷᱚᱱᱴᱤ ᱵᱚᱴᱚᱱ ᱦᱚᱸ ᱫᱟᱵᱟᱣ ᱛᱚᱨᱟᱭ ᱛᱟᱵᱚᱱ ᱯᱮ ᱛᱚ ᱟᱹᱰᱤ ᱡᱳᱨᱤᱧ ᱠᱷᱩᱜ ᱠᱟᱱ ᱛᱟᱵᱚᱱᱟ ᱮᱠᱫᱚᱢ ᱢᱟᱸᱫᱟ ᱛᱮ ᱟᱨ ᱛᱤᱧ ᱠᱟᱹᱦᱤᱞ ᱜᱚᱫ ᱟᱠᱟᱱᱟ ᱟᱨ ᱛᱮᱦᱮᱧ ᱫᱚ ᱱᱟᱦᱟᱜ ᱚᱲᱟᱜ ᱨᱮᱜᱮ ᱢᱤᱱᱟᱹᱧ ᱛᱟᱵᱚᱱᱟ ᱛᱚ ᱱᱚᱜᱼᱚᱭ ᱱᱟᱦᱟᱜ ᱚᱲᱟᱜ ᱨᱮᱜᱮ ᱢᱤᱱᱟᱹᱧᱟ ᱟᱨ ᱱᱤᱛ ᱱᱟᱦᱟᱜ ᱛᱮᱦᱮᱧ ᱫᱚ ᱱᱟᱦᱟᱜ ᱵᱞᱚᱜ ᱤᱧ ᱵᱮᱱᱟᱣᱮᱫ ᱛᱟᱵᱚᱱᱟ ᱟᱨ ᱠᱷᱩᱜ ᱢᱟᱸᱫᱟ ᱠᱚᱛᱮ ᱨᱚᱲ ᱟᱲᱟᱝ ᱠᱚ ᱠᱟᱹᱴᱤᱡ ᱵᱚᱫᱚᱞ ᱧᱚᱜ ᱠᱟᱱ ᱛᱟᱦᱮᱱᱟ ᱛᱚ ᱚᱱᱟ ᱪᱤᱠᱟᱹ ᱵᱞᱚᱜ ᱠᱚ ᱵᱟᱹᱧ ᱵᱮᱱᱟᱣᱮᱫ ᱛᱟᱵᱚᱱ ᱛᱟᱦᱮᱱᱟ ᱛᱚ ᱛᱮᱦᱮᱧ ᱫᱚ ᱱᱟᱦᱟᱜ ᱤᱧ ᱧᱮᱞ ᱦᱚᱪᱚ ᱯᱮ ᱛᱟᱵᱚᱱᱟ ᱪᱮᱫ ᱠᱚᱞᱮ ᱨᱚᱦᱚᱭᱮᱜᱼᱟ ᱥᱮᱞᱮ ᱨᱚᱦᱚᱭ ᱟᱠᱟᱜᱼᱟ ᱱᱟᱦᱟᱜ ᱟᱨ ᱛᱮᱦᱮᱧ ᱫᱚ ᱚᱲᱟᱜ ᱨᱮᱜᱮ ᱢᱤᱱᱟᱹᱧ ᱛᱟᱵᱚᱱᱟ ᱚᱠᱟ ᱠᱚᱥᱮᱱ ᱦᱚᱸ ᱵᱟᱹᱧ ᱪᱟᱞᱟᱜ ᱠᱟᱱᱟ ᱛᱚ ᱟᱫᱚᱧ ᱩᱭᱦᱟᱹᱨ ᱵᱟᱲᱟ ᱠᱮᱜᱼᱟ ᱞᱤᱧ ᱦᱟᱯᱮ ᱛᱮᱦᱮᱧ ᱫᱚ ᱞᱮᱴ ᱧᱚᱜ ᱠᱟᱛᱮ ᱜᱮ ᱵᱞᱚᱜᱤᱧ ᱢᱮᱱᱟᱜᱼᱟ ᱱᱤᱛᱚᱜ ᱚᱱᱟᱧ ᱩᱢ ᱯᱷᱟᱨᱪᱟᱜ ᱠᱟᱱ ᱛᱟᱵᱚᱱᱟ ᱯᱩᱨᱟᱹᱯᱩᱨᱤ ᱮᱠᱫᱚᱢ ᱩᱢ ᱯᱷᱟᱨᱪᱟ ᱵᱟᱲᱟ ᱠᱟᱛᱮ ᱱᱚᱜᱼᱚ ᱱᱚᱝᱠᱟᱧ ᱧᱮᱞᱚᱜ ᱠᱟᱱ ᱛᱟᱵᱚᱱᱟ ᱟᱹᱰᱤ ᱥᱚᱠᱛᱚᱧ ᱠᱷᱩᱜ ᱠᱟᱱᱟ ᱟᱨ ᱨᱟᱱ ᱠᱚ ᱡᱚᱢ ᱠᱟᱛᱮ ᱦᱚᱸ ᱠᱷᱩᱜ ᱠᱚ ᱵᱟᱝ ᱪᱟᱵᱟᱜ ᱠᱟᱱᱟ ᱟᱨ ᱵᱤᱨᱟᱴ ᱫᱟᱵᱟᱜ ᱠᱟᱱᱟ ᱚᱱᱟ ᱪᱤᱠᱟᱹ ᱟᱫᱚ ᱨᱟᱱ ᱠᱚ ᱡᱚᱢ ᱠᱚᱧ ᱵᱚᱱᱫᱚ ᱩᱛᱟᱹᱨ ᱠᱮᱫᱟ ᱱᱤᱛᱚᱜ ᱫᱚ ᱛᱤᱱᱟᱹᱜ ᱨᱟᱱᱮᱢ ᱡᱚᱢᱟ ᱨᱟᱱ ᱡᱚᱢ ᱡᱚᱢ ᱛᱤᱧ ᱟᱹᱲᱤᱥ ᱪᱟᱵᱟ ᱜᱚᱫ ᱟᱠᱟᱱᱟ ᱮᱠᱫᱚᱢ ᱛᱤᱱᱟᱹᱜ ᱨᱟᱱᱤᱧ ᱡᱚᱢᱮᱜᱼᱟ ᱩᱱᱟᱹᱜ ᱛᱟᱣᱦᱚᱸᱧ ᱠᱷᱩᱜ ᱜᱮᱭᱟ ᱵᱟᱝ ᱢᱟ ᱦᱟᱸᱜ ᱢᱚᱱᱮ ᱛᱮᱫᱚ ᱠᱷᱩᱜ ᱪᱟᱵᱟᱜ ᱨᱟᱱᱤᱧ ᱦᱟᱛᱟᱣ ᱟᱹᱜᱩ ᱟᱠᱟᱫᱼᱟ ᱟᱨ ᱨᱟᱱᱤᱧ ᱡᱚᱢᱮᱫ ᱠᱷᱟᱱ ᱛᱟᱣ ᱜᱮ ᱠᱷᱩᱜ ᱚᱰᱚᱠᱚᱜ ᱠᱟᱱᱟ ᱟᱨ ᱱᱚᱜᱼᱚ ᱱᱚᱝᱠᱟ ᱦᱟᱸᱜ ᱱᱚᱜᱼᱚᱭ ᱵᱟᱲᱜᱮ ᱥᱮᱫ ᱨᱮ ᱢᱤᱱᱟᱹᱧ ᱛᱟᱵᱚᱱᱟ ᱟᱨ ᱱᱚᱛᱮ ᱱᱚᱜᱼᱚᱭ ᱱᱟᱦᱟᱜ ᱦᱩᱲᱩ ᱠᱚᱫᱚ ᱢᱚᱴᱟᱢᱩᱴᱤ ᱡᱟᱦᱟᱸ ᱛᱤᱱᱟᱹᱜ ᱛᱟᱦᱮᱸ ᱠᱟᱱᱟ ᱚᱱᱟ ᱠᱚᱫᱚ ᱱᱟᱦᱟᱜ ᱡᱚᱛᱚ ᱫᱟᱞ ᱪᱟᱵᱟ ᱟᱠᱟᱱᱟ ᱟᱨ ᱚᱴᱟᱝ ᱠᱟᱹᱢᱤ ᱠᱚ ᱦᱚᱸ ᱚᱴᱟᱝ ᱪᱟᱵᱟ ᱟᱠᱟᱱᱟ ᱡᱚᱛᱚ ᱜᱮ ᱱᱟᱦᱟᱜ ᱦᱩᱭ ᱥᱟᱹᱛ ᱩᱛᱟᱹᱨ ᱟᱠᱟᱱᱟ ᱟᱨ ᱱᱚᱛᱮ ᱥᱟᱠᱨᱟᱛ ᱦᱚᱸ ᱛᱟᱵᱚᱱ ᱥᱮᱴᱮᱨ ᱦᱤᱡᱩᱜ ᱠᱟᱱᱟ ᱟᱨ ᱟᱹᱰᱤ ᱥᱚᱠᱛᱚ ᱨᱮᱭᱟᱲ ᱠᱟᱱᱟ ᱛᱚ ᱟᱞᱮ ᱥᱮᱱ ᱫᱚ ᱟᱯᱮ ᱥᱮᱫ ᱫᱚ ᱨᱮᱭᱟᱲ ᱠᱟᱱᱟ ᱥᱮ ᱵᱟᱝ ᱚᱠᱚᱭ ᱠᱚ ᱚᱠᱟ ᱠᱚᱨᱮ ᱠᱷᱚᱱ ᱵᱷᱤᱰᱤᱭᱳ ᱯᱮ ᱧᱮᱞᱮᱫ ᱛᱟᱵᱚᱱᱟ ᱛᱚ ᱠᱚᱢᱮᱱᱴ ᱢᱟᱫᱽᱫᱷᱚᱢ ᱛᱮ ᱱᱟᱦᱟᱜ ᱵᱟᱲᱟᱭ ᱦᱚᱪᱚᱧ ᱛᱟᱵᱚᱱ ᱯᱮ ᱨᱮᱭᱟᱲ ᱠᱟᱱᱟ ᱥᱮ ᱵᱟᱝ ᱨᱮᱭᱟᱲ ᱠᱟᱱᱟ ᱟᱯᱮ ᱠᱚᱥᱮᱱ ᱪᱮᱫ ᱞᱮᱠᱟ ᱵᱩᱡᱷᱟᱹᱜ ᱠᱟᱱᱟ ᱟᱨ ᱟᱞᱮ ᱥᱮᱱ ᱫᱚ ᱱᱟᱦᱟᱜ ᱟᱹᱰᱤ ᱩᱛᱤ ᱥᱩᱛᱤ ᱜᱮ ᱨᱮᱭᱟᱲ ᱠᱟᱱᱟ ᱢᱮᱱᱫᱚ ᱡᱮᱠᱮᱴ ᱠᱚ ᱥᱳᱭᱮᱴᱟᱨ ᱠᱚ ᱵᱟᱢ ᱦᱚᱨᱚᱜ ᱞᱮᱠᱷᱟᱱ ᱛᱟᱦᱮᱸ ᱢᱩᱥᱠᱤᱞ ᱜᱮᱭᱟ ᱟᱨ ᱧᱤᱫᱟᱹ ᱦᱚᱸ ᱟᱹᱰᱤ ᱡᱳᱨᱥᱳᱨ ᱜᱮ ᱨᱮᱭᱟᱲ ᱠᱟᱱᱟ ᱱᱚᱜᱼᱚᱭ ᱱᱚᱛᱮ ᱨᱮ ᱱᱟᱦᱟᱜ ᱱᱚᱣᱟ ᱫᱚ ᱯᱮᱸᱭᱟᱡᱽ ᱞᱮ ᱨᱚᱦᱚᱭ ᱟᱠᱟᱫᱼᱟ ᱱᱚᱜᱼᱚ ᱱᱚᱝᱠᱟ ᱧᱮᱞᱚᱜ ᱠᱟᱱ ᱛᱟᱵᱚᱱᱟ ᱱᱚᱜᱼᱚᱭ ᱮᱠᱫᱚᱢ ᱯᱩᱨᱟᱹ ᱥᱩᱨ ᱠᱷᱚᱱᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱛᱚᱨᱟᱱ ᱱᱚᱣᱟ ᱫᱚ ᱱᱟᱦᱟᱜ ᱯᱮᱸᱭᱟᱡᱽ ᱠᱟᱱᱟ ᱱᱚᱜᱼᱚᱭ ᱛᱚᱨᱟᱱ ᱱᱚᱜᱼᱚ ᱱᱚᱝᱠᱟ ᱚᱢᱚᱱ ᱟᱠᱟᱱᱟ ᱦᱮᱸ ᱥᱮ ᱱᱚᱛᱮ ᱨᱮᱫᱚ ᱱᱟᱦᱟᱜ ᱮᱠᱮᱱ ᱯᱮᱸᱭᱟᱡᱽ ᱜᱮ ᱱᱟᱦᱟᱜ ᱨᱚᱦᱚᱭ ᱠᱟᱱᱟ ᱱᱚᱛᱮ ᱱᱚᱜᱼᱚ ᱱᱚᱝᱠᱟ ᱟᱹᱰᱤ ᱢᱟᱨᱟᱝ ᱢᱮᱱᱟᱜᱼᱟ ᱚᱱᱟᱛᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱡᱩᱢ ᱧᱚᱜ ᱠᱟᱛᱮᱧ ᱫᱮᱠᱷᱟᱣ ᱟᱯᱮ ᱠᱟᱱᱟ ᱱᱚᱜᱼᱚᱭ ᱟᱫᱚ ᱱᱟᱦᱟᱜ ᱯᱮᱸᱭᱟᱡᱽ ᱠᱟᱱ ᱛᱟᱵᱚᱱᱟ ᱱᱚᱜᱼᱚ ᱱᱚᱝᱠᱟ ᱞᱮ ᱨᱚᱦᱚᱭ ᱠᱟᱜᱼᱟ ᱱᱚᱜᱼᱚᱭ ᱱᱟᱜ ᱚᱢᱚᱱ ᱠᱟᱱᱟ ᱵᱟᱧᱪᱟᱣ ᱜᱚᱫ ᱠᱟᱱᱟ ᱮᱠᱫᱚᱢ ᱯᱩᱨᱟᱹ ᱪᱮᱦᱨᱟ ᱟᱨ ᱦᱟᱱᱛᱮ ᱫᱚ ᱱᱟᱜ ᱚᱱᱛᱮ ᱟᱨᱚ ᱨᱚᱦᱚᱭ ᱠᱚ ᱵᱟᱹᱠᱤ ᱢᱮᱱᱟᱜᱼᱟ ᱟᱨ ᱱᱚᱛᱮ ᱫᱚ ᱱᱟᱜ ᱦᱟᱯᱮ ᱪᱮᱫ ᱞᱮ ᱨᱚᱦᱚᱭᱮᱜᱼᱟ ᱟᱹᱣᱨᱤ ᱱᱟᱜ ᱞᱮ ᱴᱷᱤᱠᱟᱹᱱᱚᱜᱼᱟ ᱛᱚ ᱟᱨᱚ ᱱᱟᱜ ᱦᱚᱛᱚᱫ ᱠᱚ ᱵᱮᱸᱜᱟᱲ ᱟᱨ ᱢᱟᱹᱨᱤᱪ ᱨᱚᱦᱚᱭ ᱨᱮᱱᱟᱜ ᱛᱟᱦᱮᱸ ᱠᱟᱱᱟ ᱟᱫᱚ ᱪᱮᱫ ᱪᱤᱠᱟᱹᱜ ᱠᱟᱱᱟ ᱜᱟᱛᱮ ᱠᱚ ᱚᱱᱟ ᱜᱮ ᱱᱟᱦᱟᱜ ᱵᱚᱱ ᱧᱮᱞᱟ ᱱᱚᱜᱼᱚ ᱱᱚᱝᱠᱟ ᱱᱚᱜᱼᱚᱭ ᱛᱷᱚᱲᱟᱞᱤᱧ ᱫᱮᱠᱷᱟᱣ ᱟᱯᱮ ᱠᱟᱱ ᱛᱟᱵᱚᱱᱟ ᱱᱚᱝᱠᱟ ᱞᱮ ᱨᱚᱦᱚᱭ ᱟᱠᱟᱫᱼᱟ ᱯᱮᱸᱭᱟᱡᱽ ᱱᱚᱜᱼᱚᱭ ᱛᱚᱨᱟ ᱟᱨ ᱱᱤᱛᱚᱜ ᱫᱚ ᱱᱟᱦᱟᱜ ᱵᱚᱨᱛᱚᱢᱟᱱ ᱜᱟᱛᱮ ᱠᱚ ᱯᱮᱸᱭᱟᱡᱽ ᱟᱨ ᱵᱤᱞᱟᱹᱛᱤ ᱜᱮ ᱱᱟᱦᱟᱜ ᱨᱚᱦᱚᱭ ᱟᱠᱟᱱᱟ ᱱᱚᱣᱟ ᱫᱚ ᱱᱟᱦᱟᱜ ᱯᱮᱸᱭᱟᱡᱽ ᱠᱟᱱ ᱛᱟᱵᱚᱱᱟ ᱯᱩᱨᱟᱹ ᱱᱚᱜᱼᱚᱭ ᱯᱩᱨᱟᱹ ᱢᱟᱨᱟᱝ ᱱᱚᱜᱼᱚ ᱱᱚᱝᱠᱟ ᱱᱚᱜᱼᱚᱭ ᱱᱟᱦᱟᱜ ᱱᱚᱝᱠᱟ ᱢᱟᱨᱟᱝ ᱢᱟᱨᱟᱝ ᱦᱟᱨᱟ ᱜᱚᱫ ᱠᱟᱱᱟ ᱱᱚᱜᱼᱚᱭ ᱟᱨ ᱫᱟᱜ ᱫᱚ ᱛᱟᱵᱚᱱ ᱦᱟᱸᱜ ᱚᱱᱮ ᱚᱸᱰᱮ ᱠᱷᱚᱱ ᱟᱹᱜᱩᱜᱼᱟ ᱚᱱᱮ ᱛᱟᱨᱟᱱ ᱤᱭᱟᱹ ᱵᱳᱨᱤᱝ ᱯᱮ ᱧᱮᱞ ᱫᱟᱲᱮᱭᱟᱜ ᱠᱟᱱ ᱜᱮᱛᱟᱵᱚᱱᱟ ᱱᱚᱜᱼᱚᱭ ᱚᱱᱟ ᱵᱳᱨᱤᱝ ᱠᱷᱚᱱ ᱜᱮ ᱱᱟᱦᱟᱜ ᱱᱚᱜᱼᱚ ᱱᱚᱝᱠᱟ ᱛᱮ ᱯᱟᱭᱤᱯ ᱠᱚ ᱞᱟᱜᱟᱣ ᱠᱟᱱᱟ ᱚᱱᱟ ᱯᱟᱭᱤᱯ ᱠᱚᱛᱮ ᱱᱟᱦᱟᱜ ᱫᱟᱜ ᱫᱚ ᱦᱤᱡᱩᱜᱼᱟ ᱟᱨ ᱱᱚᱰᱮ ᱱᱟᱦᱟᱜ ᱱᱚᱣᱟ ᱯᱮᱸᱭᱟᱡᱽ ᱨᱮ ᱫᱟᱜ ᱵᱚᱱ ᱞᱟᱜᱟᱣᱟᱜᱼᱟ ᱱᱚᱝᱠᱟ ᱱᱟᱦᱟᱜ ᱟᱨ ᱱᱚᱣᱟ ᱫᱚ ᱠᱟᱱ ᱛᱟᱵᱚᱱᱟ ᱵᱤᱞᱟᱹᱛᱤ ᱱᱚᱜᱼᱚᱭ ᱯᱮ ᱧᱮᱞ ᱫᱟᱲᱮᱭᱟᱜ ᱠᱟᱱᱟ ᱥᱩᱨ ᱠᱷᱚᱱᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱭ ᱛᱚᱨᱟᱱ ᱱᱚᱜᱼᱚᱭ ᱱᱚᱜᱼᱚ ᱱᱚᱝᱠᱟ ᱱᱟᱜ ᱠᱟᱹᱴᱤᱡ ᱜᱮᱭᱟ ᱨᱚᱦᱚᱭ ᱠᱟᱛᱮ ᱵᱮᱥᱤ ᱫᱤᱱ ᱵᱟᱝ ᱦᱩᱭ ᱠᱟᱱᱟ ᱱᱚᱜᱼᱚᱭ ᱛᱚᱨᱟᱱ ᱟᱨ ᱱᱚᱝᱠᱟ ᱱᱟᱜ ᱞᱟᱭᱤᱱ ᱞᱟᱭᱤᱱ ᱛᱮ ᱱᱚᱜᱼᱚ ᱱᱚᱝᱠᱟ ᱛᱮ ᱨᱚᱦᱚᱭ ᱠᱟᱱᱟ ᱱᱚᱜᱼᱚᱭ ᱛᱚᱨᱟᱱ ᱦᱟᱱᱛᱮᱧ ᱫᱮᱠᱷᱟᱣ ᱤᱫᱤᱭᱟᱯᱮ ᱠᱟᱱ ᱛᱟᱵᱚᱱᱟ ᱱᱚᱜᱼᱚᱭ ᱞᱟᱭᱤᱱ ᱞᱟᱭᱤᱱ ᱛᱮ ᱱᱟᱜ ᱨᱚᱦᱚᱭ ᱟᱠᱟᱱᱟ

ᱥᱚᱨᱤ ᱜᱟᱛᱮ ᱠᱚ ᱟᱹᱰᱤ ᱡᱳᱨᱤᱧ ᱠᱷᱩᱜ ᱠᱟᱱ ᱛᱟᱵᱚᱱᱟ ᱟᱨ ᱤᱱᱠᱟᱹ ᱛᱮᱜᱮ ᱵᱷᱤᱰᱤᱭᱳᱧ ᱵᱮᱱᱟᱣᱮᱜᱼᱟ ᱱᱚᱜᱼᱚᱭ ᱱᱟᱜ ᱯᱮ ᱧᱮᱞ ᱫᱟᱲᱮᱭᱟᱜ ᱠᱟᱱ ᱛᱟᱵᱚᱱᱟ ᱱᱚᱜᱼᱚᱭ ᱚᱸᱰᱮ ᱫᱚ ᱱᱟᱦᱟᱜ ᱢᱚᱴᱟᱢᱩᱴᱤ ᱢᱤᱫ ᱦᱟᱡᱟᱨ ᱜᱟᱱ ᱵᱤᱞᱟᱹᱛᱤ ᱱᱟᱦᱟᱜ ᱨᱚᱦᱚᱭ ᱟᱠᱟᱱᱟ ᱫᱟᱨᱮ ᱟᱫᱚ ᱡᱚ ᱜᱮ ᱪᱮᱫ ᱞᱮᱠᱟ ᱡᱚᱜ ᱠᱟᱱ ᱛᱟᱵᱚᱱᱟ ᱦᱟᱸᱜ ᱚᱱᱟ ᱢᱟ ᱵᱟᱹᱧ ᱢᱮᱱ ᱫᱟᱲᱮᱭᱟᱜ ᱠᱟᱱᱟ ᱛᱚ ᱟᱨ ᱠᱟᱹᱴᱤᱡ ᱦᱟᱨᱟ ᱞᱮᱱᱠᱷᱟᱱ ᱦᱟᱸᱜ ᱱᱮᱠᱥᱴ ᱵᱷᱤᱰᱤᱭᱳᱧ ᱟᱹᱜᱩᱭ ᱛᱟᱵᱚᱱᱟ ᱱᱚᱜᱼᱚᱭ ᱛᱚᱨᱟ ᱱᱚᱜᱼᱚᱭ ᱧᱮᱞ ᱛᱟᱵᱚᱱ ᱯᱮ ᱱᱤᱱ ᱢᱟᱨᱟᱝ ᱢᱟᱨᱟᱝ ᱫᱟᱨᱮ ᱦᱟᱨᱟ ᱟᱠᱟᱱᱟ ᱟᱨ ᱱᱚᱣᱟ ᱫᱚ ᱠᱟᱱ ᱛᱟᱵᱚᱱᱟ ᱟᱲᱟᱜ ᱱᱚᱜᱼᱚᱭ ᱛᱚᱨᱟ ᱱᱚᱣᱟ ᱦᱚᱸ ᱟᱹᱰᱤ ᱫᱟᱹᱨᱭᱟᱹ ᱜᱮ ᱚᱢᱚᱱ ᱟᱠᱟᱱᱟ ᱱᱚᱜᱼᱚ ᱱᱚᱝᱠᱟ ᱱᱚᱜᱼᱚᱸᱭ ᱱᱟᱦᱟᱜ ᱯᱮ ᱧᱮᱞᱮᱫ ᱛᱟᱵᱚᱱᱟ ᱥᱩᱨ ᱠᱷᱚᱱ ᱧᱮᱞ ᱯᱮ ᱱᱚᱜᱼᱚᱸᱭ ᱡᱩᱢ ᱠᱟᱛᱮᱧ ᱫᱮᱠᱷᱟᱣ ᱟᱯᱮ ᱠᱟᱱᱟ ᱱᱚᱜᱼᱚᱸᱭ ᱛᱚᱨᱟᱝ ᱱᱚᱣᱟ ᱫᱚ ᱠᱟᱱ ᱛᱟᱵᱚᱱᱟ ᱟᱲᱟᱜ ᱢᱮᱱ ᱫᱚ ᱜᱟᱹᱫᱷᱟᱹᱨᱤ ᱟᱲᱟᱜ ᱟᱨᱟᱜᱟᱜ ᱠᱟᱱᱟ ᱱᱚᱜᱼᱚᱸᱭ ᱱᱚᱝᱠᱟ ᱱᱟᱦᱟᱜ ᱱᱚᱛᱮ ᱱᱚᱜᱼᱚᱸᱭ ᱛᱚᱨᱟᱝ ᱱᱚᱜᱼᱚᱸᱭ ᱞᱤᱧ ᱫᱮᱠᱷᱟᱣ ᱟᱯᱮ ᱠᱟᱱ ᱛᱟᱵᱚᱱᱟ ᱱᱚᱜᱼᱚᱸᱭ ᱟᱹᱰᱤ ᱫᱟᱹᱨᱭᱟᱹ ᱜᱮ ᱚᱢᱚᱱ ᱟᱠᱟᱱᱟ ᱛᱚ ᱡᱟᱦᱟᱸ ᱞᱮᱠᱟ ᱮᱨ ᱞᱮᱱ ᱛᱟᱦᱮᱱᱟ ᱮᱠᱫᱚᱢ ᱴᱳᱴᱟᱞᱤ ᱯᱩᱨᱟᱹ ᱮᱠᱫᱚᱢ ᱚᱢᱚᱱ ᱪᱟᱵᱟ ᱟᱠᱟᱱᱟ ᱟᱫᱚ ᱱᱤᱛᱚᱜ ᱫᱚ ᱱᱟᱦᱟᱜ ᱠᱟᱹᱴᱤᱡ ᱜᱮᱛᱟ ᱵᱚᱱᱟ ᱟᱫᱚ ᱱᱚᱜᱼᱚ ᱱᱚᱝᱠᱟ ᱱᱟᱦᱟᱜ ᱧᱮᱞᱚᱜ ᱠᱟᱱᱟ ᱱᱚᱜᱼᱚᱭ ᱛᱚᱨᱟ ᱱᱚᱜᱼᱚᱭ ᱠᱟᱹᱴᱤᱡ ᱜᱮᱭᱟ ᱱᱚᱜᱼᱚ ᱱᱚᱝᱠᱟ ᱟᱫᱚ ᱱᱟᱦᱟᱜ ᱦᱟᱨᱟ ᱞᱮᱱᱠᱷᱟᱱ ᱫᱚ ᱢᱚᱴᱟᱢᱩᱴᱤ ᱟᱹᱰᱤ ᱥᱚᱠᱛᱚ ᱞᱟᱴᱟᱜᱼᱟ ᱱᱟᱦᱟᱜ ᱡᱟᱦᱟᱸ ᱞᱮᱠᱟ ᱴᱷᱤᱠᱟᱹᱜ ᱠᱟᱱᱟ ᱱᱚᱜᱼᱚ ᱱᱚᱝᱠᱟ ᱨᱚᱦᱚᱭ ᱦᱩᱭ ᱠᱟᱱᱟ ᱮᱠᱫᱚᱢ ᱯᱩᱨᱟᱹ ᱡᱳᱨᱫᱟᱨ ᱱᱚᱛᱮ ᱵᱚᱱ ᱨᱚᱦᱚᱭ ᱟᱠᱟᱜᱼᱟ ᱟᱨ ᱱᱚᱛᱮ ᱨᱮᱫᱚ ᱦᱟᱸᱜ ᱢᱮᱱᱟᱜ ᱛᱟᱵᱚᱱᱟ ᱱᱚᱜᱼᱚᱭ ᱛᱚᱨᱟᱱ ᱵᱟᱨᱭᱟ ᱜᱟᱱ ᱟᱺᱠ ᱫᱟᱨᱮ ᱱᱚᱜᱼᱚᱭ ᱚᱲᱟᱜ ᱥᱩᱨ ᱨᱮ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱱᱟ ᱟᱨ ᱱᱚᱛᱮ ᱨᱮᱫᱚ ᱦᱟᱸᱜ ᱦᱩᱲᱩ ᱠᱚᱞᱮ ᱫᱟᱞ ᱟᱠᱟᱫᱼᱟ ᱱᱚᱜᱼᱚᱭ ᱠᱷᱚᱲ ᱠᱚ ᱱᱟᱦᱟᱜ ᱱᱚᱜᱼᱚ ᱱᱚᱝᱠᱟ ᱪᱟᱯᱟᱫ ᱜᱤᱰᱤᱭ ᱠᱟᱱᱟ ᱱᱚᱛᱮ ᱯᱮ ᱧᱮᱞᱮᱫ ᱛᱟᱵᱚᱱᱟ ᱟᱹᱣᱨᱤ ᱞᱮ ᱥᱟᱢᱴᱟᱣᱟ ᱱᱚᱜᱼᱚ ᱱᱚᱝᱠᱟ ᱱᱟᱜ ᱞᱮ ᱨᱚᱦᱚᱭ ᱠᱟᱜᱼᱟ ᱟᱨ ᱟᱲᱟᱜ ᱠᱚᱞᱮ ᱮᱨ ᱵᱟᱲᱟ ᱟᱠᱟᱫ ᱛᱟᱵᱚᱱᱟ ᱛᱚ ᱜᱟᱛᱮ ᱠᱚ ᱟᱹᱰᱤ ᱥᱚᱠᱛᱚ ᱠᱷᱩᱜ ᱠᱟᱱ ᱛᱟᱵᱚᱱᱟ ᱟᱞᱚᱯᱮ ᱟᱹᱲᱤᱥᱚᱜᱼᱟ ᱦᱮᱸ ᱥᱮ ᱛᱚ ᱤᱧᱟᱹᱜ ᱩᱭᱦᱟᱹᱨ ᱮ ᱢᱮᱱᱮᱫᱼᱟ ᱟᱵᱚ ᱡᱟᱦᱟᱸ ᱛᱤᱱᱟᱹᱜ ᱜᱮ ᱥᱟᱱᱛᱟᱲ ᱠᱚ ᱢᱮᱱᱟᱜ ᱵᱚᱱᱟ ᱟᱵᱚᱣᱟᱜ ᱫᱚ ᱞᱟᱹᱭ ᱞᱮᱠᱷᱟᱱ ᱫᱚ ᱞᱟᱹᱭ ᱞᱮᱠᱷᱟᱱ ᱫᱚ ᱵᱟᱝᱟ ᱟᱵᱚᱣᱟᱜ ᱫᱚ ᱡᱚᱛᱚ ᱦᱚᱲᱟᱜ ᱜᱮ ᱵᱟᱹᱫᱽ ᱠᱚ ᱢᱮᱱᱟᱜ ᱛᱟᱵᱚᱱᱟ ᱫᱟᱜ ᱨᱮᱱᱟᱜ ᱦᱚᱸ ᱥᱩᱵᱤᱫᱟ ᱢᱮᱱᱟᱜᱼᱟ ᱟᱨ ᱟᱵᱚ ᱫᱚ ᱪᱟᱥ ᱜᱮ ᱵᱟᱵᱚᱱ ᱪᱟᱥᱟ ᱛᱚ ᱡᱚᱛᱚ ᱠᱷᱚᱱ ᱢᱟᱨᱟᱝ ᱵᱷᱩᱞ ᱫᱚ ᱚᱱᱟ ᱠᱟᱱᱟ ᱛᱚ ᱟᱵᱚᱣᱟᱜ ᱫᱚ ᱞᱟᱹᱭ ᱞᱮᱠᱷᱟᱱ ᱫᱚ ᱟᱴᱮᱫ ᱟᱠᱟᱱ ᱵᱤᱞ ᱟᱠᱟᱱ ᱵᱟᱹᱫᱽ ᱵᱟᱹᱭᱦᱟᱹᱲ ᱡᱚᱛᱚᱣᱟᱜ ᱢᱮᱱᱟᱜ ᱛᱟᱵᱚᱱᱟ ᱮᱱᱛᱮ ᱨᱮᱦᱚᱸ ᱵᱟᱵᱚᱱ ᱪᱟᱥᱟ ᱟᱨ ᱫᱤᱠᱩ ᱪᱷᱟᱹᱛᱤᱠ ᱠᱚᱫᱚ ᱧᱮᱞ ᱠᱚᱛᱟ ᱵᱚᱱ ᱯᱮ ᱩᱱᱠᱩ ᱫᱚ ᱵᱟᱹᱫᱽ ᱵᱟᱹᱭᱦᱟᱹᱲ ᱦᱚᱸ ᱵᱟᱹᱱᱩᱜ ᱟᱱ ᱛᱟᱠᱚᱣᱟ ᱵᱷᱟᱲᱟ ᱚᱲᱟᱜ ᱨᱮᱠᱚ ᱛᱟᱦᱮᱱᱟ ᱟᱨ ᱩᱱᱠᱩ ᱫᱚ ᱪᱟᱨ ᱪᱟᱠᱟ ᱛᱮᱠᱚ ᱛᱟᱦᱮᱱᱟ ᱪᱟᱨ ᱪᱟᱠᱟ ᱠᱚᱛᱮ ᱜᱮᱠᱚ ᱫᱟᱬᱟᱱᱟ ᱛᱚ ᱱᱚᱜᱼᱚ ᱱᱟ ᱠᱚᱜᱮ ᱡᱚᱛᱚ ᱠᱷᱚᱱ ᱢᱟᱨᱟᱝ ᱠᱟᱹᱢᱤ ᱠᱟᱱᱟ ᱚᱱᱟ ᱪᱤᱠᱟᱹ ᱟᱵᱚ ᱥᱟᱱᱛᱟᱲ ᱫᱚ ᱢᱟᱨᱟᱝ ᱦᱚᱲ ᱵᱟᱝ ᱵᱚᱱ ᱛᱮᱭᱟᱨ ᱫᱟᱲᱮᱭᱟᱜ ᱠᱟᱱᱟ ᱟᱨ ᱫᱤᱠᱩ ᱪᱷᱟᱹᱛᱤᱠ ᱠᱚ ᱞᱮᱠᱟ ᱯᱩᱱ ᱪᱟᱠᱟ ᱜᱟᱹᱰᱤ ᱠᱚᱛᱮ ᱵᱟᱝ ᱵᱚᱱ ᱫᱟᱬᱟ ᱫᱟᱲᱮᱭᱟᱜ ᱠᱟᱱᱟ ᱡᱚᱛᱚ ᱠᱷᱚᱱ ᱢᱟᱨᱟᱝ ᱵᱷᱩᱞ ᱫᱚ ᱚᱱᱟ ᱦᱮᱸ ᱥᱮ ᱛᱚ ᱟᱥᱟᱭᱟᱹᱧ ᱥᱟᱱᱟᱢ ᱠᱚᱜᱮ ᱡᱩᱫᱤ ᱱᱚᱝᱠᱟ ᱵᱚᱱ ᱪᱟᱥᱟ ᱟᱨ ᱵᱟᱝ ᱵᱚᱱ ᱠᱤᱨᱤᱧᱟ ᱩᱛᱩ ᱠᱚ ᱮᱱᱠᱷᱟᱱ ᱫᱚ ᱱᱤᱦᱟᱹᱛᱤ ᱟᱹᱰᱤᱜᱟᱱ ᱯᱩᱭᱥᱟᱹ ᱜᱮ ᱱᱟᱦᱟᱜ ᱵᱟᱧᱪᱟᱜ ᱛᱟᱵᱚᱱᱟ ᱵᱟᱲᱜᱮ ᱡᱷᱟᱲᱜᱮ ᱛᱟᱦᱮᱱ ᱛᱩᱞᱩᱡ ᱡᱩᱫᱤ ᱵᱟᱝ ᱵᱚᱱ ᱨᱚᱦᱚᱭᱟ ᱚᱲᱟᱜ ᱡᱚᱢ ᱞᱮᱠᱟ ᱨᱮᱦᱚᱸ ᱟᱹᱠᱷᱨᱤᱧ ᱫᱚᱵᱚᱱ ᱟᱹᱠᱷᱨᱤᱧ ᱪᱟᱦᱮ ᱵᱟᱵᱚᱱ ᱟᱹᱠᱷᱨᱤᱧ ᱚᱱᱟ ᱥᱟᱞᱟᱜ ᱢᱚᱛᱞᱚᱵ ᱵᱟᱝ ᱠᱟᱱᱟ ᱛᱚ ᱚᱲᱟᱜ ᱨᱮ ᱪᱟᱥ ᱠᱟᱛᱮ ᱡᱩᱫᱤ ᱮᱢ ᱡᱚᱢᱟ ᱟᱨ ᱱᱤᱛᱚᱜ ᱢᱟᱵᱚᱱ ᱧᱮᱞᱮᱫ ᱜᱮᱭᱟ ᱠᱚᱯᱤ ᱠᱚ ᱵᱤᱞᱟᱹᱛᱤ ᱠᱚ ᱪᱮᱫ ᱞᱮᱠᱟ ᱫᱟᱢ ᱟᱠᱟᱱᱟ ᱟᱞᱮ ᱥᱮᱱ ᱫᱚ ᱵᱤᱞᱟᱹᱛᱤ ᱱᱤᱛᱚᱜ ᱟᱹᱥᱤ ᱴᱟᱠᱟ ᱠᱮᱡᱤ ᱪᱟᱞᱟᱜ ᱠᱟᱱᱟ ᱟᱫᱚ ᱱᱩᱱᱟᱹᱜ ᱫᱟᱢ ᱛᱮ ᱠᱤᱨᱤᱧ ᱠᱟᱛᱮ ᱡᱚᱢ ᱢᱟ ᱟᱹᱰᱤ ᱢᱩᱥᱠᱤᱞ ᱜᱮᱭᱟ ᱟᱨ ᱠᱚᱯᱤ ᱠᱚᱦᱚᱸ ᱯᱚᱴᱚᱢ ᱠᱚᱯᱤ ᱠᱚᱦᱚᱸ ᱢᱚᱴᱟᱢᱩᱴᱤ ᱪᱟᱞᱤᱥ ᱴᱟᱠᱟ ᱵᱟᱦᱟ ᱠᱚᱯᱤ ᱠᱚ ᱛᱤᱨᱤᱥ ᱴᱟᱠᱟ ᱪᱟᱞᱤᱥ ᱴᱟᱠᱟ ᱚᱱᱠᱟ ᱠᱚ ᱟᱹᱠᱷᱨᱤᱧᱮᱜᱼᱟ ᱢᱟᱨᱠᱮᱴ ᱠᱚᱨᱮ ᱛᱚ ᱩᱱᱟᱹᱜ ᱫᱟᱢ ᱛᱮ ᱥᱚᱵᱽᱡᱤ ᱠᱚ ᱠᱤᱨᱤᱧ ᱠᱟᱛᱮ ᱡᱚᱢ ᱫᱚ ᱠᱟᱹᱴᱤᱡ ᱢᱩᱥᱠᱤᱞ ᱧᱚᱜ ᱜᱮᱭᱟ ᱟᱨ ᱱᱚᱝᱠᱟ ᱡᱟᱭᱜᱟ ᱠᱚ ᱛᱟᱦᱮᱱ ᱛᱟᱵᱚᱱ ᱠᱷᱟᱱ ᱫᱚ ᱟᱵᱚ ᱫᱚ ᱟᱹᱠᱷᱨᱤᱧ ᱵᱟᱝ ᱨᱮᱦᱚᱸ ᱛᱚ ᱚᱲᱟᱜ ᱡᱚᱢ ᱞᱟᱹᱜᱤᱫ ᱡᱩᱫᱤ ᱵᱚᱱ ᱪᱟᱥᱟ ᱟᱹᱰᱤ ᱜᱟᱱ ᱯᱩᱭᱥᱟᱹ ᱠᱚ ᱛᱟᱵᱚ ᱵᱟᱪᱚᱛᱚᱜᱼᱟ ᱟᱨ ᱫᱤᱠᱩ ᱪᱷᱟᱹᱛᱤᱠ ᱠᱚ ᱞᱮᱠᱟ ᱟᱵᱚ ᱫᱚ ᱪᱟᱥ ᱦᱚᱸ ᱩᱱᱟᱹᱜ ᱵᱟᱝ ᱵᱚᱱ ᱵᱟᱲᱟᱭᱟ ᱵᱟᱡᱟᱨ ᱠᱚᱨᱮᱱ ᱫᱤᱠᱩ ᱪᱷᱟᱹᱛᱤᱠ ᱠᱚᱧ ᱧᱮᱞ ᱟᱠᱟᱫ ᱠᱚᱣᱟ ᱪᱷᱟᱸᱫᱽ ᱪᱮᱛᱟᱱ ᱠᱚᱨᱮ ᱚᱱᱟ ᱯᱟᱠᱟ ᱵᱤᱞᱰᱤᱝ ᱚᱲᱟᱜ ᱛᱟᱠᱚ ᱚᱱᱟ ᱪᱷᱟᱸᱫᱽ ᱪᱮᱛᱟᱱ ᱠᱚᱨᱮ ᱜᱟᱢᱞᱟ ᱠᱚᱨᱮ ᱠᱚ ᱨᱚᱦᱚᱭ ᱠᱟᱜᱼᱟ ᱵᱤᱞᱟᱹᱛᱤ ᱠᱚ ᱢᱟᱹᱨᱤᱪ ᱠᱚ ᱡᱟᱜᱮ ᱱᱟᱦᱟᱜ ᱟᱠᱚ ᱚᱲᱟᱜ ᱡᱚᱢ ᱞᱮᱠᱟ ᱫᱚᱠᱚ ᱨᱚᱦᱚᱭ ᱠᱟᱜᱼᱟ ᱵᱮᱸᱜᱟᱲ ᱫᱟᱨᱮ ᱠᱚ ᱵᱟᱨᱭᱟ ᱯᱮᱭᱟ ᱜᱟᱱ ᱠᱟᱛᱮᱫ ᱤᱱᱟᱹ ᱛᱮᱜᱮ ᱫᱤᱱᱟᱹᱢ ᱩᱛᱩ ᱫᱚ ᱪᱟᱞᱟᱜ ᱛᱟᱠᱚᱣᱟ ᱢᱮᱱᱠᱷᱟᱱ ᱟᱵᱚ ᱥᱟᱱᱛᱟᱲ ᱫᱚ ᱚᱱᱟ ᱠᱚᱫᱚ ᱵᱟᱝ ᱟᱵᱚ ᱫᱚ ᱢᱟᱱᱮ ᱡᱟᱹᱥᱛᱤ ᱠᱟᱨ ᱫᱚ ᱦᱚᱲᱟᱜ ᱵᱷᱚᱨᱥᱟ ᱨᱮᱜᱮ ᱵᱚᱱ ᱛᱟᱦᱮᱱᱟ ᱡᱮ ᱟᱵᱚ ᱫᱚ ᱵᱟᱝ ᱪᱟᱥ ᱠᱟᱛᱮ ᱡᱟᱹᱥᱛᱤ ᱠᱤᱨᱤᱧ ᱠᱟᱛᱮ ᱜᱮᱵᱚᱱ ᱡᱚᱢᱟ ᱟᱫᱚ ᱚᱱᱟᱛᱤᱧ ᱢᱮᱱᱟ ᱡᱩᱫᱤ ᱡᱟᱭᱜᱟ ᱠᱚ ᱛᱟᱦᱮᱱᱟ ᱫᱟᱜ ᱠᱚᱨᱮᱱᱟᱜ ᱥᱩᱵᱤᱫᱟ ᱛᱟᱦᱮᱱᱟ ᱮᱱᱠᱷᱟᱱ ᱚᱲᱟᱜ ᱡᱚᱢ ᱞᱟᱜᱟᱱ ᱵᱚᱱ ᱪᱟᱥᱟ ᱟᱨ ᱟᱞᱮ ᱫᱚ ᱱᱟᱦᱟᱜ ᱵᱚᱨᱛᱚᱢᱟᱱ ᱱᱤᱛᱚᱜ ᱫᱚ ᱟᱹᱠᱷᱨᱤᱧ ᱦᱤᱥᱟᱹᱵ ᱫᱚ ᱱᱟᱦᱟᱜ ᱵᱟᱝᱟ ᱚᱲᱟᱜ ᱨᱮ ᱞᱟᱜᱟᱱ ᱜᱮ ᱟᱫᱚ ᱡᱟᱦᱟᱸ ᱛᱤᱱᱟᱹᱜ ᱵᱟᱹᱲᱛᱤᱜᱼᱟ ᱚᱱᱟ ᱠᱚᱫᱚ ᱱᱟᱦᱟᱜ ᱵᱚᱱ ᱟᱹᱠᱷᱨᱤᱧᱟ ᱟᱨ ᱚᱱᱟ ᱡᱩᱫᱤ ᱱᱟᱦᱟᱜ ᱥᱟᱨ ᱠᱷᱚᱨᱪᱟ ᱥᱤᱭᱳᱜ ᱠᱷᱚᱨᱪᱟ ᱠᱚ ᱤᱛᱟᱹ ᱠᱤᱨᱤᱧ ᱠᱷᱚᱨᱪᱟ ᱠᱚ ᱡᱩᱫᱤ ᱨᱩᱣᱟᱹᱲ ᱠᱷᱟᱱ ᱛᱚᱵᱮ ᱜᱟᱛᱮ ᱠᱚ ᱵᱷᱤᱰᱤᱭᱳ ᱟᱹᱰᱤ ᱡᱤᱞᱤᱧᱚᱜ ᱠᱟᱱ ᱞᱮᱠᱟᱧ ᱟᱹᱭᱠᱟᱹᱣᱮᱫ ᱛᱟᱵᱚᱱᱟ ᱟᱨ ᱛᱟᱞᱟ ᱛᱟᱞᱟᱨᱮ ᱟᱹᱰᱤ ᱥᱚᱠᱛᱚᱧ ᱠᱷᱩᱜ ᱠᱟᱱ ᱛᱟᱵᱚᱱᱟ ᱦᱮᱸ ᱛᱚ ᱵᱷᱤᱰᱤᱭᱳ ᱡᱤᱞᱤᱧᱚᱜ ᱠᱟᱱᱟ ᱛᱮᱦᱮᱧᱟᱜ ᱵᱞᱚᱜᱽ ᱫᱚ ᱱᱤᱝᱠᱟᱹ ᱜᱮ ᱱᱤᱱᱟᱹᱜ ᱜᱟᱱ ᱡᱷᱟᱹᱞ ᱜᱮᱵᱚᱱ ᱵᱮᱱᱟᱣᱟ ᱛᱚ ᱵᱷᱤᱰᱤᱭᱳ ᱯᱮ ᱠᱩᱥᱤᱭᱟᱜ ᱛᱟᱵᱚᱱ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱠᱚᱢᱮᱱᱴ ᱢᱟᱫᱽᱫᱷᱚᱢ ᱛᱮ ᱵᱟᱲᱟᱭ ᱦᱚᱪᱚᱧ ᱛᱟᱵᱚᱱ ᱯᱮ ᱟᱨ ᱡᱟᱦᱟᱸᱭ ᱠᱚ ᱱᱤᱛ ᱫᱷᱟᱹᱨᱤᱡ ᱛᱮ ᱵᱟᱝᱵᱚᱱ ᱥᱟᱵᱥᱠᱨᱟᱭᱤᱵ ᱠᱟᱜ ᱠᱷᱟᱱ ᱫᱚ ᱩᱥᱟᱹᱨᱟ ᱥᱟᱺᱦᱤᱡ ᱥᱟᱵᱥᱠᱨᱟᱭᱤᱵ ᱛᱟᱵᱚᱱ ᱯᱮ ᱢᱟ ᱛᱚᱵᱮ ᱱᱤᱭᱟᱹ ᱠᱚ ᱢᱮᱱ ᱠᱟᱛᱮ ᱜᱮ ᱛᱮᱦᱮᱧᱟᱜ ᱵᱞᱚᱜᱽ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱢᱩᱪᱟᱹᱫ ᱨᱮ ᱟᱨ ᱢᱤᱫ ᱫᱷᱟᱣ ᱥᱟᱱᱟᱢ ᱠᱚᱜᱮ ᱞᱟᱥᱟᱲᱦᱮᱫ ᱡᱚᱦᱟᱨ